ᱦᱟᱭ ᱜᱟᱛᱮ ᱠᱚ ᱤᱧ ᱯᱟᱦᱴᱟ ᱠᱷᱚᱱ ᱥᱟᱹᱜᱩᱱ ᱥᱮᱛᱟᱜ ᱟᱥᱟᱭᱮᱫᱟᱹᱧ ᱡᱚᱛᱚ ᱦᱚᱲ ᱱᱟᱯᱟᱭ ᱜᱮ ᱢᱮᱱᱟᱜ ᱯᱮᱭᱟ ᱤᱧ ᱦᱚᱸ ᱱᱟᱯᱟᱭ ᱜᱮ ᱢᱤᱱᱟᱹᱧᱟ ᱜᱟᱛᱮ ᱠᱚ ᱛᱤᱦᱤᱧ ᱯᱷᱟᱥᱴ ᱴᱟᱭᱤᱢ ᱪᱮᱫ ᱠᱚ ᱞᱟᱹᱭᱟ ᱜᱟᱛᱮ ᱠᱚ ᱯᱤᱭᱟᱨ ᱰᱚᱵᱟ ᱨᱮᱞ ᱴᱮᱥᱚᱱ ᱦᱮᱡ ᱦᱩᱭᱱᱟ ᱜᱟᱛᱮ ᱠᱚ ᱫᱤᱭᱮ ᱱᱚᱜᱼᱚᱸᱭ ᱜᱟᱛᱮ ᱠᱚ ᱧᱮᱞ ᱯᱮ ᱟᱯᱮ ᱦᱚᱸ ᱢᱟᱱᱮ ᱟᱨᱠᱤ ᱠᱮᱢᱮᱨᱟ ᱛᱟᱞᱟ ᱛᱮᱧ ᱩᱫᱩᱜ ᱨᱮᱱᱟᱜ ᱤᱧ ᱪᱮᱥᱴᱟ ᱟᱯᱮ ᱠᱟᱱᱟ ᱥᱟᱱᱟᱢ ᱜᱟᱛᱮ ᱠᱚ ᱧᱮᱞ ᱛᱟᱵᱚᱱ ᱯᱮ ᱱᱚᱜᱼᱚᱸᱭ ᱜᱟᱛᱮ ᱠᱚ ᱥᱤᱲᱤ ᱨᱟᱠᱟᱵ ᱦᱩᱭᱩᱜ ᱠᱟᱱᱟ ᱟᱨᱠᱤ ᱚᱵᱷᱟᱨ ᱚᱵᱷᱟᱨ ᱵᱨᱤᱡᱽ ᱨᱟᱠᱟᱵ ᱦᱩᱭᱩᱜ ᱠᱟᱱᱟ ᱜᱟᱛᱮ ᱠᱚ ᱧᱮᱞ ᱯᱮ ᱢᱟᱱᱮ ᱦᱟᱱᱟ ᱥᱟᱭᱤᱰ ᱪᱟᱞᱟᱜ ᱦᱩᱭᱩᱜ ᱞᱟᱹᱜᱤᱫ ᱟᱨᱠᱤ ᱧᱮᱞ ᱯᱮ ᱜᱟᱛᱮ ᱠᱚ ᱛᱤᱱᱟᱹᱜ ᱪᱮᱦᱨᱟ ᱧᱮᱞᱚᱜ ᱠᱟᱱᱟ ᱟᱨᱠᱤ ᱢᱟᱱᱮ ᱠᱳᱱᱳ ᱫᱤᱱ ᱧᱮᱞ ᱵᱟᱝ ᱦᱩᱭ ᱠᱟᱱᱟ ᱛᱚ ᱜᱟᱛᱮ ᱠᱚ ᱢᱟᱱᱮ ᱯᱷᱟᱥᱴ ᱴᱟᱭᱤᱢ ᱦᱤᱡᱩᱜ ᱱᱚᱜᱼᱚᱭ ᱜᱟᱛᱮ ᱠᱚ ᱧᱮᱞ ᱯᱮ ᱪᱟᱞᱟᱣ ᱦᱩᱭ ᱠᱟᱱᱟ ᱢᱟᱱᱮ ᱪᱟᱨᱮ ᱫᱷᱟᱨ ᱜᱮ ᱱᱤᱛᱚᱜ ᱫᱚ ᱢᱟᱱᱮ ᱥᱟᱱᱛᱚ ᱥᱤᱥᱴᱚ ᱥᱮᱨᱚᱠᱚᱢ ᱢᱟᱱᱮ ᱦᱚᱲ ᱠᱚ ᱵᱟᱠᱚ ᱧᱮᱞᱚᱜ ᱠᱟᱱᱟ ᱢᱟᱱᱮ ᱠᱟᱹᱴᱤᱡ ᱥᱤᱛᱩᱝ ᱠᱟᱫᱟᱭ ᱛᱚ ᱳᱭ ᱢᱚᱴᱟᱢᱩᱴᱤ ᱵᱮᱥᱤ ᱫᱚ ᱵᱟᱝ ᱳᱭ ᱥᱟᱲᱮ ᱥᱟᱲᱮ ᱱᱚᱴᱟ ᱜᱟᱱ ᱵᱟᱡᱟᱜ ᱠᱟᱱᱟ ᱜᱟᱛᱮ ᱠᱚ ᱧᱮᱞ ᱯᱮ ᱜᱟᱛᱮ ᱠᱚ ᱤᱧᱦᱚᱸ ᱯᱷᱟᱥᱴ ᱴᱟᱭᱤᱢ ᱟᱯᱮ ᱫᱚ ᱠᱮᱣ ᱠᱮᱣ ᱫᱚᱯᱮ ᱧᱮᱞ ᱠᱟᱫᱟ ᱠᱮᱣ ᱠᱮᱣ ᱫᱚ ᱵᱟᱯᱮ ᱧᱮᱞ ᱠᱟᱫᱟ ᱢᱟᱱᱮ ᱪᱮᱫ ᱠᱚ ᱞᱟᱹᱭᱟ ᱜᱟᱛᱮ ᱠᱚ ᱱᱚᱣᱟ ᱨᱮᱱᱟᱜ ᱢᱤᱫᱴᱮᱱ ᱠᱟᱹᱦᱱᱤ ᱢᱮᱱᱟᱜᱼᱟ ᱠᱤᱱᱛᱩ ᱛᱮᱦᱮᱧᱤᱧ ᱞᱟᱹᱭᱟᱯᱮ ᱠᱟᱱᱟ ᱜᱟᱛᱮ ᱠᱚ ᱢᱟᱱᱮ ᱠᱟᱹᱦᱱᱤ ᱫᱚ ᱦᱩᱭᱩᱜ ᱠᱟᱱᱟ ᱱᱚᱜᱼᱚ ᱱᱟ ᱯᱤᱭᱟᱨ ᱴᱚᱵᱟ ᱫᱚ ᱦᱩᱭᱩᱜ ᱠᱟᱱᱟ ᱠᱷᱟᱛᱲᱟ ᱢᱚᱦᱚᱠᱩᱢᱟ ᱨᱮᱱᱟᱜ ᱴᱮᱥᱚᱱ ᱢᱟᱱᱮ ᱠᱷᱟᱛᱲᱟ ᱢᱚᱦᱚᱠᱩᱢᱟ ᱨᱮᱱᱟᱜ ᱴᱮᱥᱚᱱ ᱵᱚᱞᱛᱮ ᱫᱚ ᱪᱮᱫᱠᱟ ᱢᱟᱱᱮ ᱛᱚᱠᱷᱚᱱ ᱫᱚ ᱟᱨᱠᱤ ᱢᱟᱱᱮ ᱢᱟᱱᱮ ᱛᱚᱠᱷᱚᱱ ᱫᱚ ᱢᱟᱱᱮ ᱠᱷᱟᱛᱲᱟ ᱥᱮᱫ ᱫᱚ ᱟᱨᱠᱤ ᱴᱨᱮᱱ ᱵᱟᱹᱱᱩᱜᱼᱟ ᱥᱮ ᱟᱫᱚ ᱛᱚᱠᱷᱚᱱ ᱯᱟᱹᱦᱤᱞᱟᱜ ᱥᱚᱢᱚᱭ ᱟᱫᱚ ᱱᱚᱰᱮ ᱜᱮ ᱠᱷᱟᱛᱲᱟ ᱨᱮᱱᱟᱜ ᱨᱮᱞ ᱥᱴᱮᱥᱚᱱ ᱫᱚ ᱟᱨᱠᱤ ᱱᱚᱰᱮ ᱠᱚ ᱵᱟᱹᱭᱥᱟᱹᱣ ᱠᱮᱫᱟ ᱯᱤᱭᱟᱨ ᱰᱚᱵᱟ ᱨᱮ ᱟᱨᱠᱤ ᱜᱟᱛᱮ ᱠᱚ ᱱᱚᱜᱼᱚᱭ ᱧᱮᱞ ᱯᱮ ᱢᱟᱱᱮ ᱴᱨᱮᱱ ᱦᱟᱱᱮ ᱢᱤᱫᱴᱮᱱ ᱴᱨᱮᱱ ᱜᱟᱛᱮ ᱠᱚ ᱛᱤᱸᱜᱩ ᱟᱠᱟᱱᱟ ᱨᱟᱥᱛᱟ ᱠᱚᱠᱚ ᱢᱮᱨᱟᱢᱚᱛ ᱮᱫᱟ ᱡᱟᱦᱟᱸ ᱨᱮ ᱠᱟᱹᱴᱤᱡ ᱯᱷᱟᱴᱟᱜ ᱠᱟᱱᱟ ᱥᱮ ᱪᱤᱠᱟᱹᱜ ᱠᱟᱱᱟ ᱚᱱᱟ ᱠᱚᱠᱚ ᱯᱩᱴᱤ ᱯᱟᱴᱟᱜ ᱠᱟᱱᱟ ᱜᱟᱛᱮ ᱠᱚ ᱧᱮᱞ ᱯᱮ ᱜᱟᱛᱮ ᱠᱚ ᱧᱟᱢ ᱫᱟᱯᱮ ᱜᱟᱛᱮ ᱠᱚ ᱱᱚᱜᱼᱚᱭ ᱜᱟᱛᱮ ᱧᱮᱞ ᱯᱮ ᱱᱚᱜᱼᱚᱭ ᱧᱮᱞ ᱫᱟᱯᱮ ᱜᱟᱛᱮ ᱠᱚ ᱱᱚᱜᱼᱚᱭ ᱥᱴᱮᱥᱚᱱ ᱨᱮᱱᱟᱜ ᱧᱩᱛᱩᱢ ᱚᱞ ᱢᱮᱱᱟᱜᱼᱟ ᱢᱟᱱᱮ ᱯᱩᱱᱭᱟ ᱵᱷᱟᱥᱟ ᱛᱮ ᱚᱞ ᱢᱮᱱᱟᱜᱼᱟ ᱜᱟᱛᱮ ᱠᱚ ᱟᱨᱠᱤ ᱢᱟᱱᱮ ᱚᱞ ᱪᱤᱠᱤ ᱛᱮᱦᱚᱸ ᱚᱞ ᱢᱮᱱᱟᱜᱼᱟ ᱱᱚᱜᱼᱚᱭ ᱜᱟᱛᱮ ᱠᱚ ᱧᱮᱞ ᱯᱮ ᱩᱫᱩᱜ ᱟᱯᱮ ᱜᱤᱭᱟᱹᱧ ᱪᱮᱫᱠᱟ ᱧᱮᱞᱚᱜ ᱠᱟᱱᱟ ᱜᱟᱛᱮ ᱠᱚ ᱧᱮᱞ ᱯᱮ ᱢᱟᱱᱮ ᱥᱤᱛᱩᱝ ᱠᱟᱱᱟ ᱥᱮ ᱛᱟᱨ ᱡᱚᱱᱱᱚ ᱟᱨᱠᱤ ᱫᱚᱢᱮ ᱮᱠᱴᱟ ᱯᱚᱨᱤᱥᱠᱟᱨ ᱮᱠᱴᱟ ᱵᱟᱝ ᱧᱮᱞᱚᱜ ᱠᱟᱱᱟ ᱜᱟᱛᱮ ᱠᱚ ᱧᱮᱞ ᱯᱮ ᱜᱟᱛᱮ ᱠᱚ ᱢᱤᱫᱴᱮᱱ ᱴᱨᱮᱱ ᱦᱤᱡᱩᱜ ᱠᱟᱱᱟ ᱜᱟᱛᱮ ᱠᱚ ᱧᱮᱞ ᱯᱮ ᱦᱮᱸ ᱱᱚᱜᱼᱚᱭ ᱦᱤᱡᱩᱜ ᱠᱟᱱᱟ ᱧᱮᱞ ᱯᱮ ᱜᱟᱛᱮ ᱠᱚ

ᱱᱚᱜᱼᱚᱭ ᱧᱮᱞ ᱯᱮ ᱜᱟᱛᱮ ᱠᱚ ᱱᱚᱜᱼᱚᱭ ᱱᱚᱴᱟ ᱵᱟᱹᱧ ᱢᱮᱛᱟᱜ ᱠᱟᱱᱟ ᱱᱚᱴᱟ ᱯᱚᱸᱪᱤᱥ ᱵᱟᱡᱟᱜ ᱠᱟᱱᱟ ᱱᱤᱛᱚᱜ ᱫᱚ ᱟᱨᱠᱤ ᱢᱟᱱᱮ ᱱᱚᱰᱮ ᱫᱚ ᱥᱮᱨᱚᱠᱚᱢ ᱜᱮᱭᱟ ᱟᱨ ᱱᱚᱜᱼᱚᱭ ᱦᱟᱱᱟ ᱫᱷᱟᱨᱮ ᱡᱟᱦᱟᱸ ᱯᱮ ᱧᱮᱞᱧᱟᱢ ᱮᱫᱟ ᱜᱟᱛᱮ ᱠᱚ ᱦᱟᱱᱮ ᱢᱤᱫᱴᱟᱝ ᱚᱲᱟᱜ ᱞᱮᱠᱟ ᱵᱟᱯᱮ ᱧᱮᱞ ᱮᱫᱟ ᱚᱱᱟ ᱫᱚ ᱟᱨᱠᱤ ᱴᱤᱠᱤᱴ ᱠᱟᱣᱩᱱᱴᱟᱨ ᱠᱟᱱᱟ ᱢᱟᱱᱮ ᱚᱸᱰᱮ ᱴᱤᱠᱤᱴ ᱠᱚ ᱠᱟᱴᱟᱣᱟ ᱟᱨᱠᱤ ᱵᱩᱡᱽ ᱠᱮᱫᱟ ᱯᱮ ᱜᱟᱛᱮ ᱠᱚ ᱱᱚᱜᱼᱚᱭ ᱧᱮᱞ ᱯᱮ ᱜᱟᱛᱮ ᱠᱚ ᱟᱨᱚᱧ ᱩᱫᱩᱜ ᱟᱜ ᱯᱮᱭᱟ ᱡᱩᱢ ᱠᱟᱛᱮᱫ ᱧᱮᱞ ᱯᱮ

ᱜᱟᱛᱮ ᱠᱚ ᱟᱫᱚ ᱵᱮᱥᱤ ᱵᱟᱹᱧ ᱵᱚᱲᱚ ᱞᱮᱫ ᱛᱟᱵᱚᱱᱟ ᱜᱟᱛᱮ ᱠᱚ ᱢᱟᱱᱮ ᱱᱚᱣᱟ ᱫᱚ ᱟᱨᱠᱤ ᱦᱩᱰᱤᱧ ᱢᱟᱪᱷᱟ ᱟᱨᱠᱤ ᱵᱚᱞᱚᱠ ᱛᱟᱦᱮᱸ ᱞᱮᱱᱟ ᱜᱟᱛᱮ ᱠᱚ ᱱᱚᱣᱟ ᱵᱚᱞᱚᱠ ᱫᱚ ᱟᱨᱠᱤ ᱱᱚᱰᱮ ᱜᱤᱧ ᱢᱩᱪᱟᱹᱫ ᱮᱫᱟ ᱜᱟᱛᱮ ᱠᱚ ᱴᱟᱴᱟ ᱡᱚᱛᱚ ᱦᱚᱲ ᱵᱷᱟᱞᱮ ᱛᱮ ᱛᱟᱦᱮᱱ ᱯᱮ ᱜᱟᱛᱮ ᱠᱚ ᱟᱨ ᱜᱟᱛᱮ ᱠᱚ ᱯᱞᱤᱡᱽ ᱥᱟᱵᱥᱠᱨᱟᱭᱤᱵᱽ ᱟᱨ ᱯᱷᱳᱞᱳ ᱫᱚ ᱟᱞᱚᱯᱮ ᱦᱤᱲᱤᱧᱟ ᱜᱟᱛᱮ ᱠᱚ ᱵᱟᱭ ᱵᱟᱭ ᱫᱚᱦᱚ ᱠᱤᱫᱟᱹᱧ ᱜᱟᱛᱮ ᱠᱚ ᱱᱚᱣᱟ ᱵᱚᱞᱚᱠ ᱫᱚ